ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱟᱵᱚ ᱥᱟᱱᱟᱢ ᱟᱹᱫᱤᱵᱟᱹᱥᱤ ᱨᱤᱱ ᱠᱩᱲᱤ ᱠᱚᱲᱟ ᱜᱤᱫᱽᱨᱟᱹ ᱦᱚᱯᱚᱱ ᱟᱵᱚ ᱵᱟᱦᱨᱮ ᱛᱮᱵᱚ ᱚᱞᱚᱜ ᱵᱚ ᱵᱷᱮᱡᱟᱭᱮᱫ ᱠᱚᱣᱟ ᱥᱮᱪᱮᱫᱚᱜ ᱞᱟᱹᱜᱤᱫ ᱵᱚ ᱵᱷᱮᱡᱟᱭᱮᱫ ᱠᱚᱣᱟ ᱟᱨᱦᱚᱸ ᱮᱢᱟᱱ ᱛᱮᱢᱟᱱ ᱞᱟᱹᱜᱤᱫ ᱵᱟᱦᱨᱮ ᱛᱟᱦᱮᱸ ᱠᱟᱛᱮᱫ ᱠᱚ ᱚᱞᱚᱜ ᱠᱟᱱᱟ ᱳᱰᱤᱥᱟ ᱥᱚᱨᱠᱟᱨ ᱢᱚᱫᱽᱫᱷᱮ ᱟᱵᱚ ᱞᱟᱹᱜᱤᱫ ᱜᱤᱫᱽᱨᱟᱹ ᱠᱚ ᱚᱞᱚᱜ ᱯᱟᱲᱦᱟᱣ ᱞᱟᱹᱜᱤᱫ ᱥᱮᱪᱮᱫᱚᱜ ᱞᱟᱹᱜᱤᱫ ᱟᱥᱨᱚᱢᱮ ᱠᱷᱩᱞᱟᱹᱣ ᱟᱠᱟᱫ ᱵᱚᱱᱟ ᱚᱱᱟ ᱟᱥᱨᱚᱢ ᱨᱮ ᱛᱟᱦᱮᱸ ᱠᱟᱛᱮᱫ ᱜᱤᱫᱽᱨᱟᱹ ᱠᱚ ᱚᱞᱚᱜ ᱠᱟᱱᱟ ᱟᱹᱰᱤ ᱨᱟᱹᱥᱠᱟᱹ ᱨᱮᱱᱟᱜ ᱠᱟᱛᱷᱟ ᱟᱵᱚᱨᱮᱱ ᱜᱤᱫᱽᱨᱟᱹ ᱚᱞᱚᱜ ᱠᱟᱱᱟ ᱠᱚ ᱯᱟᱲᱦᱟᱜ ᱠᱟᱱᱟ ᱠᱚ ᱤᱠᱷᱟᱹᱱ ᱟᱵᱚ ᱩᱱᱠᱩ ᱜᱤᱫᱽᱨᱟᱹ ᱪᱮᱫ ᱞᱮᱠᱟᱛᱮ ᱟᱵᱚᱣᱟᱜ ᱚᱲᱟᱜ ᱦᱚᱲ ᱥᱟᱶ ᱟᱵᱚᱣᱟᱜ ᱯᱚᱨᱤᱵᱟᱨ ᱥᱟᱶ ᱪᱮᱫ ᱞᱮᱠᱟᱨᱮ ᱥᱚᱵᱽᱵᱟᱹᱲᱮ ᱡᱚᱲᱤᱛᱚ ᱠᱟᱛᱮ ᱵᱚ ᱫᱚᱦᱚ ᱠᱚᱣᱟ ᱚᱱᱱᱟ ᱦᱩᱭᱩᱜ ᱠᱟᱱᱟ ᱟᱵᱚᱣᱟᱜ ᱠᱟᱹᱢᱤ ᱟᱡ ᱢᱟ ᱥᱚᱵᱽᱵᱟᱹᱲᱮ ᱵᱟᱦᱨᱮ ᱛᱟᱦᱮᱱ ᱠᱟᱱᱟᱭ ᱦᱩᱰᱤᱧ ᱠᱷᱚᱱ ᱵᱟᱦᱨᱮ ᱛᱟᱦᱮᱸᱭᱮᱱᱟᱭ ᱟᱵᱚ ᱚᱲᱟᱜ ᱥᱟᱞᱟᱜ ᱵᱟᱝ ᱥᱚᱝᱥᱞᱤᱥᱴᱚ ᱠᱟᱛᱮ ᱛᱟᱦᱮᱱ ᱟᱡ ᱯᱨᱚᱛᱤ ᱵᱷᱚᱵᱤᱥᱥᱚᱛ ᱟᱹᱰᱤᱜᱟᱱ ᱟᱵᱚ ᱥᱚᱢᱟᱡᱽ ᱨᱮᱭᱟᱜ ᱨᱤᱛᱤ ᱱᱤᱛᱤ ᱚᱱᱩᱥᱟᱨᱮ ᱩᱱᱤ ᱫᱚ ᱵᱟᱭ ᱪᱮᱫ ᱫᱟᱲᱮᱭᱟᱜᱼᱟ ᱚᱱᱟᱛᱮ ᱟᱵᱚ ᱟᱭᱳ ᱵᱟᱵᱟ ᱦᱤᱥᱟᱹᱵ ᱛᱮ ᱟᱵᱚᱨᱮᱱ ᱜᱤᱫᱽᱨᱟᱹ ᱯᱟᱲᱦᱟᱜ ᱠᱟᱱ ᱜᱤᱫᱽᱨᱟᱹ ᱠᱚ ᱥᱟᱺᱜᱤᱧ ᱨᱮᱠᱚ ᱛᱟᱦᱮᱱ ᱠᱟᱱ ᱜᱤᱫᱽᱨᱟᱹ ᱟᱥᱨᱚᱢ ᱠᱚᱨᱮ ᱠᱚ ᱚᱞᱚᱜ ᱠᱟᱱ ᱜᱤᱫᱽᱨᱟᱹ ᱠᱚ ᱟᱵᱚᱣᱟᱜ ᱯᱚᱨᱤᱵᱟᱨ ᱥᱟᱶ ᱡᱟᱦᱟᱸ ᱛᱤᱱ ᱡᱚᱦᱚᱜ ᱥᱚᱢᱚᱭ ᱧᱟᱢᱚᱜ ᱠᱟᱱᱟ ᱪᱷᱩᱴᱤ ᱠᱚᱨᱮ ᱠᱚ ᱦᱤᱡᱩᱜ ᱠᱟᱱᱟ ᱩᱱ ᱡᱚᱦᱚᱜ ᱟᱵᱚ ᱵᱟᱝ ᱦᱮᱲᱟ ᱠᱟᱛᱮ ᱟᱵᱚᱣᱟᱜ ᱯᱚᱨᱤᱵᱟᱨ ᱥᱟᱶ ᱵᱚ ᱡᱚᱲᱤᱛᱚ ᱠᱚᱣᱟ ᱟᱵᱚᱣᱟᱜ ᱯᱚᱨᱤᱵᱟᱨ ᱨᱮ ᱯᱮᱲᱟ ᱯᱩᱨᱵᱷᱩ ᱮᱢᱟᱱ ᱛᱮᱢᱟᱱ ᱠᱚ ᱦᱤᱡᱩᱜ ᱠᱟᱱᱟ ᱩᱱᱠᱩ ᱠᱚ ᱪᱮᱫ ᱞᱮᱠᱟ ᱠᱚ ᱡᱚᱦᱟᱨ ᱟᱠᱚᱣᱟ ᱩᱱᱠᱩ ᱠᱚ ᱪᱮᱫ ᱞᱮᱠᱟ ᱠᱚ ᱵᱮᱵᱷᱟᱨ ᱟᱠᱚᱣᱟ ᱩᱱᱠᱩ ᱠᱚ ᱥᱟᱞᱟᱜ ᱪᱮᱫ ᱞᱮᱠᱟ ᱠᱚ ᱨᱚᱲ ᱞᱟᱸᱫᱟᱭᱟ ᱚᱱᱟ ᱠᱚ ᱡᱚᱛᱚ ᱱᱤᱛᱚᱝ ᱠᱷᱚᱱ ᱜᱮ ᱱᱩᱠᱩ ᱜᱤᱫᱽᱨᱟᱹ ᱠᱷᱚᱱ ᱜᱮᱵᱚ ᱱᱚᱣᱟ ᱫᱚ ᱪᱮᱫ ᱠᱚᱣᱟ ᱡᱩᱫᱤ ᱟᱵᱚ ᱱᱤᱛᱚᱝ ᱨᱮᱱ ᱜᱤᱫᱽᱨᱟᱹ ᱠᱚ ᱟᱵᱚᱣᱟᱜ ᱯᱚᱨᱤᱵᱟᱨ ᱥᱟᱶ ᱠᱚ ᱛᱟᱦᱮᱱᱟ ᱟᱵᱚᱣᱟᱜ ᱯᱚᱨᱤᱵᱟᱨ ᱨᱮ ᱟᱪᱟᱨ ᱵᱮᱵᱷᱟᱨ ᱠᱚ ᱧᱮᱞᱟ ᱟᱭᱳᱼᱵᱟᱵᱟ ᱡᱟᱦᱟᱸ ᱠᱤᱱ ᱠᱟᱹᱢᱤᱭᱮᱫᱼᱟ ᱡᱟᱦᱟᱸ ᱞᱮᱠᱟ ᱠᱤᱱ ᱵᱮᱵᱷᱟᱨᱮᱫᱼᱟ ᱡᱟᱦᱟᱸ ᱞᱮᱠᱟ ᱠᱤᱱ ᱨᱚᱲᱮᱫᱼᱟ ᱚᱱᱠᱟ ᱜᱮ ᱩᱱᱠᱩ ᱜᱤᱫᱽᱨᱟᱹ ᱫᱚᱠᱚ ᱪᱮᱫᱚᱜᱼᱟ ᱟᱵᱚ ᱠᱷᱟᱨᱟᱯ ᱵᱚᱱ ᱵᱮᱵᱷᱟᱨ ᱠᱷᱟᱱ ᱠᱷᱟᱨᱟᱯ ᱠᱚ ᱪᱮᱫᱚᱜᱼᱟ ᱟᱵᱚ ᱨᱮᱱ ᱜᱤᱫᱽᱨᱟᱹ ᱠᱚ ᱥᱟᱢᱟᱝ ᱨᱮ ᱟᱵᱚ ᱡᱩᱫᱤ ᱵᱮᱥ ᱵᱮᱵᱷᱟᱨ ᱵᱮᱥ ᱨᱚᱲ ᱵᱮᱥ ᱵᱷᱚᱠᱛᱤ ᱵᱮᱥ ᱥᱚᱱᱢᱟᱱ ᱵᱮᱥ ᱟᱪᱟᱨ ᱵᱮᱵᱷᱟᱨ ᱵᱚ ᱧᱮᱞ ᱦᱚᱪᱚ ᱠᱚᱣᱟ ᱮᱱᱠᱷᱟᱱ ᱚᱱᱟ ᱤᱫᱤ ᱠᱟᱛᱮᱫ ᱟᱠᱚ ᱦᱚᱸ ᱵᱮᱥ ᱜᱮᱠᱚ ᱪᱮᱫᱚᱜᱼᱟ ᱚᱱᱟᱛᱮ ᱡᱚᱛᱚ ᱦᱚᱲ ᱜᱮ ᱟᱵᱚ ᱨᱮᱱ ᱜᱤᱫᱽᱨᱟᱹ ᱠᱚ ᱵᱮᱥ ᱦᱚᱨ ᱟᱹᱜᱩ ᱞᱟᱹᱜᱤᱫ ᱠᱷᱟᱱ ᱵᱮᱥ ᱦᱚᱲ ᱵᱮᱱᱟᱣ ᱞᱟᱹᱜᱤᱫ ᱠᱷᱟᱱ ᱟᱵᱚ ᱜᱮ ᱩᱭᱦᱟᱹᱨ ᱛᱮ ᱯᱟᱲᱟᱣ ᱵᱚᱱᱟ ᱟᱭᱳᱼᱵᱟᱵᱟ ᱜᱮ ᱩᱭᱦᱟᱹᱨ ᱛᱮ ᱯᱟᱲᱟᱣ ᱵᱚᱱᱟ ᱟᱭᱳᱼᱵᱟᱵᱟ ᱥᱚᱵ ᱵᱟᱲᱮ ᱜᱤᱫᱽᱨᱟᱹ ᱠᱚ ᱪᱮᱫ ᱞᱮᱠᱟ ᱨᱮ ᱵᱮᱥ ᱦᱚᱲ ᱠᱚ ᱵᱮᱱᱟᱜᱼᱟ ᱟᱠᱚ ᱦᱩᱰᱤᱧ ᱟᱠᱟᱱᱟ ᱠᱚ ᱱᱤᱛᱚᱝ ᱠᱷᱚᱱ ᱜᱮ ᱟᱵᱚ ᱩᱱᱠᱩ ᱵᱮᱥ ᱨᱚᱲ ᱵᱮᱥ ᱠᱟᱛᱷᱟ ᱥᱚᱱᱢᱟᱱ ᱟᱪᱟᱨ ᱵᱮᱵᱷᱟᱨ ᱡᱚᱛᱚᱣᱟᱜ ᱵᱚ ᱪᱮᱫ ᱠᱚᱣᱟ ᱮᱱᱠᱷᱟᱱ ᱦᱤᱡᱩᱜ ᱠᱟᱱ ᱫᱤᱱ ᱨᱮ ᱟᱠᱚ ᱠᱚ ᱢᱟᱨᱟᱝ ᱞᱮᱱᱠᱷᱟᱱ ᱟᱵᱚ ᱡᱟᱦᱟᱸ ᱞᱮᱠᱟ ᱵᱚᱱ ᱠᱟᱹᱢᱤ ᱠᱟᱜᱼᱟ ᱚᱱᱟ ᱤᱫᱤ ᱠᱟᱛᱮᱫ ᱜᱮ ᱟᱠᱚ ᱠᱚ ᱪᱮᱫᱚᱜᱼᱟ ᱚᱱᱟ ᱜᱮ ᱡᱚᱛᱚ ᱦᱚᱲ ᱠᱚ ᱱᱮᱦᱚᱨ ᱟᱵᱚ ᱥᱚᱵ ᱵᱟᱲᱮ ᱜᱤᱫᱽᱨᱟᱹ ᱠᱚ ᱥᱟᱞᱟᱜ ᱵᱚᱱ ᱛᱟᱦᱮᱱᱟ ᱜᱤᱫᱽᱨᱟᱹ ᱠᱚ ᱥᱟᱞᱟᱜ ᱵᱚᱱ ᱨᱚᱲ ᱞᱟᱸᱫᱟᱭᱟ ᱮᱱᱠᱷᱟᱱ ᱟᱭᱳ ᱵᱟᱵᱟ ᱦᱟᱜ ᱡᱟᱦᱟᱸ ᱛᱤᱱᱟᱹᱜ ᱵᱮᱥ ᱠᱟᱹᱢᱤ ᱚᱱᱟ ᱠᱚ ᱥᱚᱸᱜᱮ ᱥᱚᱸᱜᱮ ᱚᱸᱰᱮ ᱜᱮᱵᱚᱱ ᱞᱟᱹᱭ ᱟᱠᱚᱣᱟ ᱵᱟᱝ ᱠᱚ ᱵᱟᱲᱟᱭ ᱠᱟᱜ ᱠᱷᱟᱱ ᱚᱱᱟ ᱵᱚᱱ ᱞᱟᱹᱭ ᱪᱮᱫ ᱟᱠᱚᱣᱟ ᱛᱚᱵᱮ ᱟᱠᱚ ᱦᱚᱸ ᱚᱱᱟ ᱩᱭᱦᱟᱹᱨ ᱥᱚᱠᱛᱤ ᱦᱤᱡᱩᱜᱼᱟ ᱵᱷᱟᱵᱽᱱᱟ ᱥᱚᱠᱛᱤ ᱦᱤᱡᱩᱜᱼᱟ ᱵᱷᱚᱠᱛᱤ ᱥᱚᱠᱛᱤ ᱦᱤᱡᱩᱜᱼᱟ ᱚᱱᱟ ᱠᱚ ᱵᱷᱚᱠᱛᱤ ᱯᱮᱲᱟ ᱯᱩᱨᱵᱷᱩ ᱟᱪᱟᱨ ᱵᱮᱵᱷᱟᱨ ᱡᱟᱦᱟᱸ ᱞᱮᱠᱟᱱᱟᱜ ᱡᱤᱱᱤᱥ ᱜᱮ ᱟᱵᱚ ᱵᱚ ᱠᱚᱨᱟᱣᱟ ᱚᱱᱟ ᱡᱚᱛᱚ ᱦᱚᱲ ᱟᱵᱚ ᱵᱚ ᱞᱟᱹᱭ ᱟᱠᱚᱣᱟ ᱟᱨ ᱢᱤᱫᱴᱟᱝ ᱠᱟᱛᱷᱟ ᱜᱤᱫᱽᱨᱟᱹ ᱱᱤᱛᱚᱝ ᱠᱷᱚᱱ ᱡᱟᱦᱟᱸ ᱛᱤᱱᱟᱹᱜ ᱵᱷᱩᱞᱟᱜ ᱫᱚ ᱵᱷᱩᱞ ᱜᱮᱵᱚ ᱫᱚᱥᱟ ᱴᱷᱤᱠᱟᱜ ᱫᱚ ᱴᱷᱤᱠ ᱜᱮᱵᱚ ᱫᱚᱥᱟ ᱵᱷᱩᱞ ᱟᱨ ᱴᱷᱤᱠ ᱚᱱᱟ ᱡᱩᱫᱤ ᱟᱵᱚ ᱵᱟᱵᱚ ᱵᱟᱪᱷᱟᱣ ᱫᱟᱲᱮᱭᱟᱜᱼᱟ ᱱᱤᱛᱚᱝ ᱠᱷᱚᱱ ᱜᱮ ᱮᱱᱠᱷᱟᱱ ᱜᱤᱫᱽᱨᱟᱹ ᱚᱱᱟ ᱜᱮ ᱪᱮᱫᱚᱜᱼᱟᱭ ᱚᱱᱟᱛᱮ ᱜᱤᱫᱽᱨᱟᱹ ᱫᱚ ᱟᱵᱚ ᱤᱫᱤ ᱠᱟᱛᱮ ᱟᱵᱚ ᱜᱮ ᱪᱮᱫ ᱞᱮᱠᱟ ᱵᱚ ᱵᱮᱱᱟᱣ ᱠᱚᱣᱟ ᱚᱱᱟ ᱫᱚ ᱟᱵᱚ ᱴᱷᱮᱱ ᱠᱟᱛᱷᱟ ᱢᱮᱱᱟᱜᱼᱟ ᱟᱵᱚ ᱜᱮ ᱱᱤᱛᱚᱝ ᱚᱱᱟ ᱡᱤᱱᱤᱥ ᱵᱚ ᱫᱟᱲᱮᱭᱟᱜᱼᱟ ᱚᱱᱟᱛᱮ ᱥᱟᱱᱟᱢ ᱠᱚ ᱟᱭᱳ ᱵᱟᱵᱟ ᱠᱚ ᱱᱮᱦᱚᱨ ᱵᱷᱟᱹᱭ ᱵᱚᱭᱦᱟ ᱠᱚ ᱱᱮᱦᱚᱨ ᱟᱵᱚ ᱨᱮᱱ ᱜᱤᱫᱽᱨᱟᱹ ᱪᱮᱫ ᱞᱮᱠᱟ ᱨᱮ ᱵᱮᱥ ᱦᱚᱲ ᱵᱚ ᱵᱮᱱᱟᱣ ᱠᱚᱣᱟ ᱚᱱᱟ ᱫᱚ ᱟᱵᱚ ᱴᱷᱮᱱ ᱢᱮᱱᱟᱜᱼᱟ ᱟᱵᱚ ᱮᱱᱟᱝ ᱵᱚ ᱫᱟᱲᱮᱭᱟᱜᱼᱟ ᱟᱵᱚ ᱨᱮᱱ ᱜᱤᱫᱽᱨᱟᱹ ᱟᱵᱚ ᱜᱮᱵᱚ ᱥᱚᱡᱷᱮ ᱫᱟᱲᱮᱭᱟᱠᱚᱣᱟ ᱚᱱᱟᱛᱮ ᱥᱟᱱᱟᱢ ᱠᱚ ᱱᱮᱦᱚᱨ ᱟᱹᱞᱤᱧ ᱯᱟᱥᱴᱟ ᱠᱷᱚᱱ ᱡᱚᱛᱚ ᱜᱤᱫᱽᱨᱟᱹ ᱜᱮ ᱵᱟᱦᱨᱮ ᱠᱚ ᱛᱟᱦᱮᱱ ᱠᱤᱢᱵᱟ ᱚᱲᱟᱜ ᱨᱮᱠᱚ ᱛᱟᱦᱮᱱ ᱩᱱᱠᱩ ᱥᱚᱵᱽᱼᱵᱟᱲᱮ ᱯᱚᱨᱤᱵᱟᱨ ᱥᱟᱶ ᱡᱚᱲᱤᱛᱚ ᱫᱚᱦᱚ ᱠᱟᱛᱮᱫ ᱟᱪᱟᱨ ᱵᱮᱵᱷᱟᱨ ᱞᱟᱭᱼᱞᱟᱠᱪᱟᱨ ᱠᱷᱮᱛᱨᱚ ᱨᱮᱦᱚᱸ ᱵᱚ ᱢᱮᱥᱟ ᱠᱚᱣᱟ ᱢᱮᱥᱟᱜ ᱨᱮᱭᱟᱜ ᱵᱚ ᱟᱜᱽᱨᱚᱦᱚ ᱵᱚ ᱥᱨᱤᱥᱴᱤ ᱦᱚᱪᱚ ᱠᱚᱣᱟ ᱮᱱᱠᱷᱟᱱ ᱫᱚ ᱟᱠᱚ ᱥᱩᱠ ᱵᱟᱲᱮ ᱟᱠᱚᱣᱟᱜ ᱡᱤᱵᱚᱱ ᱨᱮ ᱠᱟᱹᱢᱤ ᱨᱮᱠᱚ ᱞᱟᱜᱟᱣᱟ ᱟᱨ ᱠᱟᱹᱢᱤ ᱞᱟᱜᱟᱣ ᱠᱟᱛᱮ ᱵᱷᱚᱵᱤᱥᱥᱚᱛ ᱟᱠᱚᱣᱟᱜ ᱡᱤᱵᱚᱱ ᱵᱮᱥ ᱠᱚ ᱵᱮᱱᱟᱣᱟ ᱚᱱᱱᱟᱜᱮ ᱟᱵᱚ ᱟᱭᱳ ᱵᱟᱵᱟ ᱠᱚᱨᱛᱚᱵᱽᱵᱚ ᱫᱚ ᱢᱟ ᱛᱚᱵᱮ ᱱᱚᱣᱟ ᱟᱹᱞᱤᱧᱟᱜ ᱵᱤᱪᱟᱹᱨ ᱟᱹᱞᱤᱧᱟᱜ ᱪᱮᱱᱮᱞ ᱢᱟᱫᱽᱫᱷᱚᱢ ᱛᱮ ᱞᱟᱭᱤᱠ ᱥᱟᱵᱥᱠᱨᱟᱭᱤᱵᱽ ᱟᱨ ᱠᱚᱢᱮᱱᱴ ᱛᱟᱞᱟᱛᱮ ᱟᱵᱚ ᱪᱮᱫ ᱵᱚ ᱢᱮᱱᱮᱜᱼᱟ ᱚᱱᱟ ᱠᱚ ᱫᱚᱦᱚᱭ ᱢᱟ ᱛᱟᱵᱚ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ